ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ ᱛᱤᱸᱜᱩ ᱛᱤᱸᱜᱩ ᱛᱮᱫᱚ ᱢᱤᱫ ᱜᱷᱟᱹᱲᱤ ᱜᱤᱛᱤᱡ ᱠᱟᱛᱮ ᱫᱚ ᱟᱭᱢᱟ ᱜᱷᱟᱹᱲᱤ ᱚᱠᱚᱭ ᱠᱚᱫᱚ ᱫᱤᱱᱟᱹᱢ ᱜᱮ ᱢᱤᱫ ᱫᱷᱟᱣ ᱚᱠᱚᱭ ᱫᱚ ᱵᱟᱨ ᱫᱷᱟᱣ ᱦᱚᱸᱠᱚ ᱠᱟᱹᱢᱤᱭᱟ ᱚᱠᱚᱭ ᱠᱚᱫᱚ ᱫᱚᱢᱮ ᱞᱚᱜᱚᱱ ᱞᱚᱜᱚᱱ ᱟᱨ ᱚᱠᱚᱭ ᱠᱚᱫᱚ ᱱᱟᱥᱮ ᱵᱟᱹᱭ ᱧᱚᱜ ᱡᱟᱦᱟᱸᱭᱟᱜ ᱛᱤᱨᱮ ᱡᱮᱢᱚᱱ ᱚᱠᱛᱚ ᱩᱱᱤ ᱚᱱᱠᱟ ᱞᱮᱠᱟᱭ ᱯᱩᱨᱟᱹᱣᱟ ᱟᱨ ᱢᱤᱫ ᱫᱷᱟᱣ ᱛᱤᱸᱜᱩ ᱛᱤᱸᱜᱩ ᱛᱮᱫᱚ ᱢᱤᱫ ᱜᱷᱟᱹᱲᱤᱡ ᱜᱤᱛᱤᱡ ᱠᱟᱛᱮ ᱫᱚ ᱟᱭᱢᱟ ᱜᱷᱟᱹᱲᱤᱡ ᱚᱠᱚᱭ ᱠᱚᱫᱚ ᱫᱤᱱᱟᱹᱢ ᱜᱮ ᱢᱤᱫ ᱫᱷᱟᱣ ᱚᱠᱚᱭ ᱫᱚ ᱵᱟᱨ ᱫᱷᱟᱣ ᱦᱚᱸᱠᱚ ᱠᱟᱹᱢᱤᱭᱟ ᱚᱠᱚᱭ ᱠᱚᱫᱚ ᱫᱚᱢᱮ ᱞᱚᱜᱚᱱ ᱞᱚᱜᱚᱱ ᱟᱨ ᱚᱠᱚᱭ ᱠᱚᱫᱚ ᱱᱟᱥᱮ ᱵᱟᱹᱭ ᱧᱚᱜ ᱡᱟᱦᱟᱸᱭᱟᱜ ᱛᱤᱨᱮ ᱡᱮᱢᱚᱱ ᱚᱠᱛᱚ ᱩᱱᱤ ᱚᱱᱠᱟ ᱞᱮᱠᱟᱭ ᱯᱩᱨᱟᱹᱣᱟ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱥᱟᱥᱟᱝ ᱨᱤᱫ ᱥᱟᱥᱟᱝ ᱨᱤᱫ ᱵᱷᱤᱛ ᱢᱟᱹᱱᱢᱤ ᱠᱚᱣᱟᱜ ᱵᱚᱦᱚᱜ ᱩᱵ ᱚᱠᱚᱭ ᱠᱚᱣᱟᱜ ᱫᱚ ᱥᱚᱡᱷᱮ ᱜᱮ ᱟᱨ ᱚᱠᱚᱭ ᱠᱚᱣᱟᱜ ᱫᱚ ᱵᱟᱠᱟ ᱜᱮ ᱢᱟᱥᱮ ᱧᱩᱢ ᱛᱟᱵᱚᱱ ᱯᱮ ᱚᱠᱟ ᱡᱟᱭᱜᱟ ᱨᱮᱱᱟᱜ ᱩᱵ ᱫᱚ ᱥᱟᱱᱟᱢ ᱦᱚᱲᱟᱜ ᱜᱮ ᱵᱟᱠᱟ ᱜᱮ ᱟᱨ ᱢᱤᱫ ᱫᱷᱟᱣ ᱢᱟᱹᱱᱢᱤ ᱠᱚᱣᱟᱜ ᱵᱚᱦᱚᱜ ᱩᱵ ᱚᱠᱚᱭ ᱠᱚᱣᱟᱜ ᱫᱚ ᱥᱚᱡᱷᱮ ᱜᱮ ᱟᱨ ᱚᱠᱚᱭ ᱠᱚᱣᱟᱜ ᱫᱚ ᱵᱟᱠᱟ ᱜᱮ ᱢᱟᱥᱮ ᱧᱩᱢ ᱛᱟᱵᱚᱱ ᱯᱮ ᱚᱠᱟ ᱡᱟᱭᱜᱟ ᱨᱮᱱᱟᱜ ᱩᱵ ᱫᱚ ᱥᱟᱱᱟᱢ ᱦᱚᱲᱟᱜ ᱜᱮ ᱵᱟᱠᱟ ᱜᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱟᱯᱷᱨᱤᱠᱟ ᱢᱮᱱᱟᱜ ᱛᱟᱭᱟ ᱛᱚ ᱵᱟᱨᱭᱟ ᱵᱷᱩᱜᱟᱹᱜ ᱢᱤᱫᱴᱟᱝ ᱫᱚ ᱪᱮᱯᱴᱟ ᱫᱚᱥᱟᱨᱟᱜ ᱫᱚ ᱜᱳᱞ ᱜᱳᱞ ᱵᱷᱩᱜᱟᱹᱜ ᱫᱚ ᱵᱟᱢ ᱜᱩᱛᱩᱭ ᱨᱮᱦᱚᱸ ᱪᱮᱯᱴᱟ ᱵᱷᱩᱜᱟᱹᱜ ᱨᱮᱫᱚ ᱜᱩᱛᱩᱭᱮᱢ ᱜᱮ ᱵᱟᱝᱠᱷᱟᱱ ᱞᱟᱲᱟᱣ ᱜᱮ ᱵᱟᱭ ᱞᱟᱲᱟᱜᱼᱟ ᱚᱠᱟ ᱠᱟᱹᱢᱤ ᱦᱚᱸ ᱵᱟᱭ ᱠᱟᱹᱢᱤᱭᱟ ᱟᱨ ᱢᱤᱫ ᱫᱷᱟᱣ ᱢᱮᱱᱟᱜ ᱛᱟᱭᱟ ᱛᱚ ᱵᱟᱨᱭᱟ ᱵᱷᱩᱜᱟᱹᱜ ᱢᱤᱫᱴᱟᱝ ᱫᱚ ᱪᱮᱯᱴᱟ ᱫᱚᱥᱟᱨᱟᱜ ᱫᱚ ᱜᱳᱞ ᱜᱳᱞ ᱵᱷᱩᱜᱟᱹᱜ ᱫᱚ ᱵᱟᱢ ᱜᱩᱛᱩᱭ ᱨᱮᱦᱚᱸ ᱪᱮᱯᱴᱟ ᱵᱷᱩᱜᱟᱹᱜ ᱨᱮᱫᱚ ᱜᱩᱛᱩᱭᱮᱢ ᱜᱮ ᱵᱟᱝᱠᱷᱟᱱ ᱞᱟᱲᱟᱣ ᱜᱮ ᱵᱟᱭ ᱞᱟᱲᱟᱜᱼᱟ ᱚᱠᱟ ᱠᱟᱹᱢᱤ ᱦᱚᱸ ᱵᱟᱭ ᱠᱟᱹᱢᱤᱭᱟ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱥᱢᱟᱨᱴᱯᱷᱳᱱ ᱵᱟᱨ ᱡᱟᱸᱜᱟ ᱯᱷᱟᱸᱠ ᱠᱟᱛᱮ ᱢᱤᱫ ᱛᱤᱛᱮ ᱵᱚᱞᱚ ᱠᱤᱫᱟᱹᱧ ᱵᱷᱩᱜᱟᱹᱜ ᱨᱮ ᱤᱱᱟᱹ ᱛᱟᱭᱚᱢ ᱪᱮᱛᱟᱱ ᱨᱮ ᱵᱟᱨ ᱛᱤᱛᱮ ᱪᱟᱯᱚ ᱠᱟᱛᱮ ᱵᱚᱞᱚ ᱩᱰᱩᱠ ᱤᱧ ᱮᱦᱚᱵ ᱠᱮᱫ ᱩᱰᱩᱠ ᱵᱚᱞᱚ ᱛᱤᱧ ᱛᱷᱟᱠᱟᱣᱮᱱ ᱠᱟᱹᱢᱤ ᱦᱚᱸ ᱤᱧᱟᱹᱜ ᱯᱩᱨᱟᱹᱣᱮᱱ ᱟᱨ ᱢᱤᱫ ᱫᱷᱟᱣ ᱵᱟᱨ ᱡᱟᱸᱜᱟ ᱯᱷᱟᱸᱠ ᱠᱟᱛᱮ ᱢᱤᱫ ᱛᱤᱛᱮ ᱵᱚᱞᱚ ᱠᱤᱫᱟᱹᱧ ᱵᱷᱩᱜᱟᱹᱜ ᱨᱮ ᱤᱱᱟᱹ ᱛᱟᱭᱚᱢ ᱪᱮᱛᱟᱱ ᱨᱮ ᱵᱟᱨ ᱛᱤ ᱛᱮ ᱪᱟᱯᱚ ᱠᱟᱛᱮ ᱵᱚᱞᱚ ᱩᱰᱩᱠ ᱤᱧ ᱮᱦᱚᱵ ᱠᱮᱫ᱾ ᱩᱰᱩᱠ ᱵᱚᱞᱚ ᱛᱤᱧ ᱛᱷᱟᱠᱟᱣ ᱮᱱ, ᱠᱟᱹᱢᱤ ᱦᱚᱸ ᱤᱧᱟᱹᱜ ᱯᱩᱨᱟᱹᱣ ᱮᱱ᱾ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱥᱟᱭᱠᱤᱞ ᱯᱟᱢᱯ᱾ ᱥᱟᱱᱟ ᱞᱮᱠᱚ ᱠᱷᱟᱱ ᱠᱚ ᱯᱟᱸᱡᱟᱭᱟ ᱠᱟᱹᱴᱩᱵ ᱛᱮᱫᱚ ᱥᱟᱫ ᱵᱟᱝ ᱢᱮᱴᱟᱜᱼᱟ ᱧᱟᱢ ᱞᱮᱠᱷᱟᱱ ᱯᱷᱩ ᱟᱛᱮᱫ ᱠᱚ ᱠᱷᱳᱲᱟ ᱠᱷᱳᱲ ᱡᱚᱠᱷᱟᱡ ᱫᱚᱠᱚ ᱤᱥᱤᱲ ᱵᱟᱲᱟᱭᱟ ᱠᱷᱳᱲ ᱠᱟᱛᱮ ᱞᱟᱲᱟᱣ ᱡᱚᱠᱷᱟᱡ ᱫᱚᱠᱚ ᱟ ᱩᱭᱟ ᱠᱟᱹᱢᱤ ᱯᱩᱨᱟᱹᱣ ᱛᱟᱭᱚᱢ ᱫᱚᱠᱚ ᱞᱮᱵᱫᱟ ᱜᱤᱰᱤᱭᱟ ᱟᱨ ᱢᱤᱫ ᱫᱷᱟᱣ ᱥᱟᱱᱟ ᱞᱮᱠᱚ ᱠᱷᱟᱱ ᱠᱚ ᱯᱟᱸᱡᱟᱭᱟ ᱠᱟᱹᱴᱩᱵ ᱛᱮᱫᱚ ᱥᱟᱫ ᱵᱟᱝ ᱢᱮᱴᱟᱜᱼᱟ ᱧᱟᱢ ᱞᱮᱠᱷᱟᱱ ᱯᱷᱩ ᱟᱛᱮᱫ ᱠᱚ ᱠᱷᱳᱲᱟ ᱠᱷᱳᱲ ᱡᱚᱠᱷᱟᱡ ᱫᱚᱠᱚ ᱤᱥᱤᱲ ᱵᱟᱲᱟᱭᱟ ᱠᱷᱳᱲ ᱠᱟᱛᱮ ᱞᱟᱲᱟᱣ ᱡᱚᱠᱷᱟᱡ ᱫᱚᱠᱚ ᱟᱜᱩᱭᱟ ᱠᱟᱹᱢᱤ ᱯᱩᱨᱟᱹᱣ ᱛᱟᱭᱚᱢ ᱫᱚᱠᱚ ᱞᱮᱵᱫᱟ ᱜᱤᱰᱤᱭᱟ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱜᱩᱲᱛᱩᱡ ᱵᱷᱤᱛᱤᱨ ᱠᱟᱛᱷᱟ ᱧᱮᱞ ᱛᱟᱵᱚᱱ ᱯᱮ ᱞᱩᱛᱩᱨ ᱦᱚᱴᱚᱨ ᱥᱟᱱᱟ ᱞᱮᱵᱚᱱ ᱠᱷᱟᱱ ᱜᱩᱲᱛᱩᱡ ᱥᱮ ᱤᱞ ᱵᱚᱱ ᱯᱟᱸᱡᱟᱭᱟ ᱠᱟᱨᱚᱱ ᱠᱟᱹᱴᱩᱵ ᱛᱮᱫᱚ ᱵᱟᱝ ᱡᱩᱛᱩᱜᱼᱟ ᱟᱨ ᱧᱟᱢ ᱛᱟᱭᱚᱢ ᱛᱷᱩ ᱞᱟᱜᱟᱣ ᱠᱟᱛᱮ ᱵᱚᱱ ᱠᱷᱚᱲᱟ ᱟᱨ ᱤᱥᱤᱲ ᱟᱛᱮ ᱵᱚᱱ ᱜᱩᱲᱛᱩᱡᱚᱜᱼᱟ ᱥᱮ ᱵᱚᱱ ᱦᱚᱴᱚᱨᱚᱜᱼᱟ ᱟᱨ ᱠᱟᱹᱢᱤ ᱯᱩᱨᱟᱹᱣ ᱞᱮᱱᱠᱷᱟᱱ ᱤᱞ ᱫᱚ ᱵᱚᱱ ᱞᱮᱵᱫᱟ ᱜᱤᱰᱤ ᱠᱟᱜᱼᱟ ᱢᱟ ᱛᱟᱦᱚᱞᱮ ᱱᱚᱣᱟ ᱠᱩᱫᱩᱢ ᱵᱚᱱ ᱠᱩᱥᱤᱭᱟᱫ ᱠᱷᱟᱱ ᱞᱟᱭᱤᱠ ᱥᱟᱵᱥᱠᱨᱟᱭᱤᱵ ᱟᱨ ᱜᱟᱛᱮ ᱠᱚᱴᱷᱮᱱ ᱥᱮᱭᱟᱨ ᱫᱚ ᱟᱞᱚ ᱵᱚᱱ ᱦᱤᱲᱤᱧ ᱢᱟ